ᱴᱚᱞᱟ ᱨᱮ ᱢᱤᱫᱴᱮᱱ ᱥᱴᱩᱰᱤᱭᱳ ᱠᱚ ᱠᱷᱩᱞᱟᱹᱣᱮᱫ ᱠᱟᱱᱟ ᱢᱮᱛᱟᱜ ᱢᱮ ᱵᱟᱞᱮ ᱥᱟᱠᱟᱢ ᱨᱮᱠᱚᱨᱰᱤᱝ ᱥᱴᱩᱰᱤᱭᱳ ᱠᱚ ᱵᱮᱱᱟᱣᱮᱫ ᱠᱟᱱᱟ ᱟᱨ ᱚᱱᱟ ᱫᱚ ᱛᱮᱦᱮᱧ ᱠᱚ ᱩᱰᱷᱟᱹᱣᱮᱫ ᱠᱟᱱᱟ ᱟᱨ ᱚᱸᱰᱮ ᱠᱚ ᱱᱮᱶᱛᱟ ᱟᱠᱟᱫᱤᱧᱟᱹ ᱛᱚ ᱚᱸᱰᱮᱧ ᱪᱟᱞᱟᱜ ᱠᱟᱱᱟ ᱛᱚᱵᱮ ᱴᱷᱤᱠ ᱜᱮᱭᱟ ᱠᱚᱱᱴᱤᱱᱤᱭᱩ ᱜᱮ ᱛᱟᱦᱮᱱ ᱯᱮ ᱛᱮᱦᱮᱧ ᱚᱱᱟ ᱵᱟᱞᱮ ᱥᱟᱠᱟᱢ ᱥᱴᱩᱰᱤᱭᱳ ᱚᱠᱟᱴᱟᱜ ᱳᱯᱮᱱᱤᱝᱚᱜ ᱠᱟᱱ ᱚᱱᱟᱧ ᱧᱮᱞ ᱦᱚᱪᱚ ᱵᱚᱱᱟ ᱛᱚᱵᱮ ᱠᱚᱱᱴᱤᱱᱤᱭᱩ ᱜᱮ ᱛᱟᱦᱮᱱ ᱯᱮ ᱫᱮᱞᱟ ᱵᱷᱤᱰᱤᱭᱳ ᱵᱚᱱ ᱥᱴᱟᱨᱴ ᱠᱟᱜ ᱞᱮᱜᱮ ᱥᱚ ᱯᱷᱟᱭᱱᱟᱞᱤ ᱮᱱᱟᱱ ᱨᱮ ᱱᱚᱰᱮ ᱫᱚᱞᱤᱧ ᱛᱤᱭᱟᱹᱜ ᱠᱟᱜᱼᱟ ᱛᱤᱭᱟᱹᱜ ᱫᱚ ᱛᱚ ᱛᱷᱚᱲᱟ ᱢᱟᱲᱟᱝ ᱫᱚᱞᱤᱧ ᱡᱚᱢ ᱢᱟᱲᱟᱝ ᱠᱮᱫᱟ ᱟᱫᱚ ᱱᱤᱛᱚᱜ ᱱᱚᱣᱟ ᱱᱟᱣᱟᱱᱟᱜ ᱚᱠᱟᱴᱟᱜ ᱥᱴᱩᱰᱤᱭᱳᱭ ᱵᱮᱱᱟᱣ ᱟᱠᱟᱫ ᱠᱚ ᱚᱱᱟᱧ ᱧᱮᱞ ᱦᱚᱪᱚ ᱵᱮᱱᱟ ᱟᱫᱚ ᱫᱮᱞᱟ ᱵᱚᱱ ᱧᱮᱞᱟ ᱟᱨ ᱛᱚ ᱚᱱᱟ ᱥᱴᱩᱰᱤᱭᱳ ᱫᱚ ᱱᱚᱣᱟ ᱠᱟᱱ ᱜᱮᱭᱟ ᱱᱚᱣᱟ ᱜᱮ ᱦᱳᱢ ᱥᱴᱩᱰᱤᱭᱳ ᱠᱟᱱ ᱛᱟᱭᱟ ᱚᱲᱟᱜ ᱨᱮᱜᱮ ᱢᱮᱱᱟᱜᱼᱟ ᱟᱨ ᱱᱚᱜᱼᱚᱭ ᱱᱚᱜᱼᱚ ᱱᱟ ᱠᱟᱱᱟ

ᱚᱲᱟᱜ ᱤᱧ ᱦᱮᱡ ᱮᱱᱟ ᱦᱟᱸᱰᱮ ᱦᱚᱸ ᱰᱟᱦᱟᱨ ᱠᱚᱨᱮ ᱟᱹᱰᱤ ᱥᱟᱨᱮᱡ ᱵᱷᱤᱰᱤᱭᱳ ᱫᱚ ᱵᱟᱹᱧ ᱵᱮᱱᱟᱣ ᱞᱮᱫᱼᱟ ᱱᱟᱢᱵᱟᱨ ᱚᱣᱟᱱ ᱯᱨᱚᱵᱽᱞᱮᱢ ᱫᱚ ᱢᱳᱵᱟᱭᱤᱞ ᱨᱮ ᱪᱟᱨᱡᱽ ᱵᱟᱝ ᱛᱟᱦᱮᱸ ᱠᱟᱱ ᱛᱤᱧᱟᱹ ᱟᱨ ᱪᱟᱨᱡᱽ ᱵᱟᱝ ᱛᱟᱦᱮᱸ ᱠᱟᱱ ᱠᱷᱟᱹᱛᱤᱨ ᱛᱮ ᱢᱟᱱᱮ ᱳᱭᱥᱮ ᱴᱮᱱ ᱯᱟᱨᱥᱮᱱᱴ ᱜᱟᱱ ᱜᱮ ᱛᱟᱦᱮᱸ ᱠᱟᱱᱟ ᱟᱨ ᱵᱟᱹᱧ ᱠᱮᱢᱮᱨᱟ ᱫᱟᱲᱮᱭᱟᱫᱟ ᱚᱱᱟ ᱤᱭᱟᱹᱛᱮ ᱤᱠᱟᱹ ᱦᱚᱧ ᱠᱷᱚᱡᱚᱜᱼᱟ ᱟᱯᱮ ᱴᱷᱮᱱ ᱛᱳ ᱡᱟᱭᱦᱳᱠ ᱴᱷᱤᱠ ᱜᱮᱭᱟ ᱛᱳ ᱱᱤᱛᱚᱜ ᱤᱧ ᱨᱩᱣᱟᱹᱲ ᱮᱱᱟ ᱚᱲᱟᱜ ᱤᱧ ᱵᱷᱚᱡᱽ ᱮᱱᱟ ᱛᱳ ᱪᱟᱞᱟᱣ ᱞᱮᱱᱟᱹᱧ ᱞᱟᱹᱭᱟᱫ ᱵᱚᱱ ᱛᱟᱦᱮᱱᱟᱹᱧ ᱱᱟᱣᱟ ᱥᱴᱩᱰᱤᱭᱳ ᱢᱤᱫᱴᱮᱱ ᱠᱚ ᱳᱯᱮᱱᱤᱝ ᱠᱮᱫᱟ ᱟᱵᱚ ᱥᱟᱱᱛᱟᱲ ᱡᱟᱹᱛᱟᱜ ᱠᱟᱱ ᱜᱮᱭᱟ ᱵᱟᱞᱮ ᱥᱟᱠᱟᱢ ᱨᱮᱠᱳᱰᱤᱝ ᱥᱴᱩᱰᱤᱭᱳ ᱢᱮᱛᱟᱜ ᱢᱮ ᱚᱸᱰᱮ ᱫᱚ ᱥᱮᱨᱮᱧ ᱠᱚ ᱟᱵᱚ ᱥᱟᱱᱛᱟᱲᱤ ᱴᱨᱮᱰᱤᱥᱚᱱᱟᱞ ᱥᱮ ᱢᱳᱰᱟᱨᱱ ᱪᱮᱫ ᱠᱚ ᱥᱮᱨᱮᱧ ᱦᱩᱭ ᱫᱟᱲᱮᱭᱟᱜᱼᱟ ᱟᱵᱚ ᱚᱸᱰᱮ ᱵᱚᱱ ᱨᱮᱠᱳᱨᱰ ᱫᱟᱲᱮᱭᱟᱜᱼᱟ ᱥᱮ ᱚᱸᱰᱮ ᱵᱚᱱ ᱨᱮᱠᱳᱨᱰ ᱫᱟᱲᱮᱭᱟᱜᱼᱟ ᱟᱨ ᱚᱱᱟ ᱞᱮᱠᱟᱛᱮ ᱟᱵᱚ ᱱᱤᱛᱚᱜ ᱫᱚ ᱥᱟᱺᱜᱤᱧ ᱥᱮᱫ ᱵᱟᱝ ᱪᱟᱞᱟᱜ ᱡᱟᱹᱨᱩᱲ ᱛᱟᱵᱚᱱᱟ ᱡᱮᱞᱮᱠᱟ ᱞᱟᱦᱟᱛᱮ ᱥᱮᱨᱮᱧ ᱠᱚ ᱨᱮᱠᱳᱨᱰ ᱦᱩᱭᱩᱜ ᱠᱷᱟᱱ ᱱᱚᱸᱰᱮ ᱠᱷᱚᱱ ᱫᱩᱢᱠᱟ ᱪᱟᱞᱟᱜ ᱡᱟᱹᱨᱩᱲ ᱠᱟᱱ ᱛᱟᱦᱮᱱᱟ ᱥᱮ ᱯᱨᱟᱭ ᱚᱱᱟ ᱱᱟᱠᱷᱟ ᱵᱚᱱ ᱪᱟᱞᱟᱜᱼᱟ ᱢᱮᱛᱟᱭ ᱢᱮ ᱟᱥᱟᱢ ᱨᱮᱫᱚ ᱟᱹᱰᱤ ᱠᱚᱢ ᱜᱮᱵᱚᱱ ᱧᱟᱢ ᱫᱟᱲᱮᱭᱟᱜᱼᱟ ᱵᱤᱥᱮᱥ ᱠᱟᱭᱛᱮ ᱥᱟᱱᱛᱟᱲ ᱠᱚᱣᱟᱜ ᱫᱚ ᱵᱟᱹᱧ ᱟᱸᱡᱚᱢ ᱵᱟᱲᱟ ᱟᱠᱟᱫᱟ ᱯᱟᱹᱦᱤᱞ ᱫᱷᱟᱣ ᱚᱱᱠᱟᱱᱟᱜ ᱢᱤᱫᱴᱮᱱ ᱢᱚᱡᱽ ᱥᱴᱩᱰᱤᱭᱳ ᱠᱚ ᱵᱮᱱᱟᱣ ᱟᱠᱟᱫᱼᱟ ᱥᱮ ᱢᱤᱫᱴᱮᱱ ᱵᱮᱱᱟᱣ ᱟᱠᱟᱫ ᱛᱟᱵᱚᱱᱟᱠᱚ ᱱᱩᱠᱩ ᱵᱟᱞᱮ ᱥᱟᱠᱟᱢ ᱜᱨᱩᱯ ᱨᱮᱱ ᱛᱳ ᱤᱧ ᱥᱮᱫ ᱠᱷᱚᱱ ᱟᱭᱢᱟ ᱡᱚᱦᱟᱨ ᱤᱧ ᱮᱢᱟᱣᱟᱠᱚ ᱠᱟᱱᱟ ᱠᱟᱨᱚᱱ ᱱᱤᱛᱚᱜ ᱟᱵᱚ ᱡᱚᱛᱚ ᱠᱚ ᱞᱟᱹᱜᱤᱫ ᱛᱮ ᱡᱚᱛᱚ ᱠᱚ ᱥᱩᱵᱤᱫᱷᱟᱜ ᱞᱟᱹᱜᱤᱫ ᱛᱮ ᱢᱚᱡᱽ ᱠᱚ ᱵᱮᱱᱟᱣ ᱟᱠᱟᱫᱟ ᱢᱚᱡᱽ ᱠᱚ ᱦᱩᱫᱤᱥ ᱟᱠᱟᱫᱟ ᱚᱱᱟ ᱧᱩᱛᱩᱢ ᱛᱮ ᱟᱭᱢᱟ ᱥᱟᱨᱦᱟᱣ ᱟᱨ ᱥᱟᱶᱛᱮ ᱫᱚᱥᱟᱨ ᱠᱟᱭᱛᱮ ᱱᱤᱭᱟᱹ ᱦᱚᱸ ᱡᱚᱦᱟᱨ ᱤᱧ ᱮᱢᱟᱣᱟᱠᱚ ᱠᱟᱱᱟ ᱡᱮ ᱛᱮᱦᱮᱧᱟᱜ ᱚᱠᱟᱴᱟᱜ ᱳᱯᱮᱱᱤᱝ ᱛᱟᱦᱮᱸ ᱠᱟᱱ ᱛᱟᱠᱚ ᱚᱱᱟ ᱨᱮᱠᱚ ᱱᱮᱶᱛᱟ ᱠᱤᱫᱤᱧᱟ ᱚᱱᱟ ᱧᱩᱛᱩᱢ ᱛᱮ ᱤᱧ ᱥᱮᱫ ᱠᱷᱚᱱ ᱦᱚᱸ ᱟᱹᱰᱤ ᱟᱸᱴ ᱜᱩᱱᱢᱟᱱ ᱡᱚᱦᱟᱨ ᱤᱧ ᱮᱢᱟᱣᱟᱠᱚ ᱠᱟᱱᱟ ᱛᱚ ᱵᱚᱭᱦᱟ ᱠᱚ ᱛᱮᱦᱮᱧᱟᱜ ᱫᱚ ᱱᱤᱭᱟᱹ ᱜᱮ ᱠᱷᱟᱴᱚ ᱵᱷᱤᱰᱤᱭᱳ ᱛᱟᱦᱮᱸ ᱠᱟᱱᱟ ᱪᱮᱫ ᱢᱮᱱᱟ ᱪᱟᱭ ᱡᱩᱫᱤ ᱡᱩᱫᱤ ᱛᱟᱦᱮᱸ ᱠᱚᱜ ᱛᱤᱧᱟ ᱟᱭᱢᱟ ᱜᱤᱧ ᱧᱟᱯᱟᱢ ᱦᱚᱪᱚ ᱠᱮ ᱵᱚᱱᱟ ᱚᱸᱰᱮ ᱢᱚᱡᱽ ᱢᱚᱡᱽ ᱦᱚᱲ ᱠᱚ ᱛᱟᱦᱮᱸ ᱠᱟᱱᱟ ᱥᱟᱶᱛᱮ ᱚᱱᱟ ᱥᱴᱩᱰᱤᱭᱳ ᱨᱮᱱ ᱢᱮᱢᱵᱟᱨᱥ ᱠᱚ ᱛᱩᱞᱩᱡ ᱦᱚᱸ ᱧᱟᱯᱟᱢ ᱦᱚᱪᱚ ᱠᱮ ᱵᱚᱱᱟ ᱢᱮᱱᱠᱷᱟᱱ ᱚᱱᱠᱟᱱᱟᱜ ᱥᱚᱢᱵᱷᱚᱵ ᱵᱟᱝ ᱦᱩᱭ ᱞᱮᱱᱟ ᱴᱷᱤᱠ ᱜᱮᱭᱟ ᱡᱩᱫᱤ ᱥᱚᱢᱵᱷᱚᱵ ᱦᱩᱭᱩᱜᱼᱟ ᱥᱟᱨᱮᱡ ᱫᱤᱱ ᱠᱚᱨᱮ ᱥᱩᱨ ᱡᱟᱭᱜᱟ ᱨᱮᱜᱮ ᱢᱮᱱᱟᱜᱼᱟ ᱚᱠᱟ ᱦᱤᱞᱳᱜ ᱪᱚᱝ ᱪᱟᱞᱟᱣ ᱠᱟᱛᱮ ᱚᱸᱰᱮᱱᱟᱜ ᱥᱮᱨᱮᱧ ᱠᱚᱵᱚᱱ ᱨᱮᱠᱳᱨᱰ ᱞᱮᱜᱟᱭᱟ ᱟᱨ ᱱᱚᱰᱮ ᱵᱚᱱ ᱟᱸᱡᱚᱢ ᱞᱮᱜᱟᱭᱟ ᱛᱚ ᱱᱮᱦᱚᱨ ᱛᱟᱦᱮᱱ ᱠᱟᱱᱟ ᱡᱩᱫᱤ ᱡᱟᱦᱟᱸᱭ ᱠᱚ ᱨᱮᱠᱚᱨᱰ ᱥᱟᱱᱟᱭᱮᱫ ᱯᱮ ᱠᱷᱟᱱ ᱟᱯᱮ ᱯᱮ ᱦᱮᱡ ᱫᱟᱲᱮᱭᱟᱜᱼᱟ ᱚᱱᱟ ᱫᱚ ᱠᱟᱱᱟ ᱵᱟᱢᱚᱱ ᱵᱟᱢᱚᱱ ᱜᱟᱶ ᱟᱹᱛᱩ ᱨᱮ ᱢᱮᱱᱟᱜᱼᱟ ᱚᱠᱟ ᱫᱚ ᱠᱟᱹᱥᱤ ᱠᱟᱛᱨᱟ ᱠᱷᱚᱱ ᱩᱛᱟᱹᱨ ᱛᱮ ᱪᱟᱞᱟᱣ ᱮᱱ ᱰᱟᱦᱟᱨ ᱚᱱᱟ ᱱᱟᱠᱷᱟ ᱨᱮ ᱢᱮᱱᱟᱜᱼᱟ ᱵᱟᱢᱚᱱ ᱜᱟᱶ ᱡᱟᱦᱟᱸᱭ ᱜᱮᱯᱮ ᱚᱱᱟ ᱠᱚᱨᱮ ᱯᱮ ᱠᱩᱞᱤ ᱠᱚᱣᱟ ᱫᱟᱲᱮ ᱵᱟᱨᱮ ᱵᱟᱞᱮ ᱥᱟᱠᱟᱢ ᱥᱴᱩᱰᱤᱭᱳ ᱚᱠᱟ ᱴᱷᱮᱱ ᱢᱮᱱᱟᱜᱼᱟ ᱞᱟᱹᱭ ᱫᱟᱲᱮ ᱯᱮᱭᱟ ᱠᱚ ᱡᱟᱹᱨᱩᱲ ᱜᱮ ᱥᱮ ᱥᱴᱩᱰᱤᱭᱳ ᱚᱠᱟ ᱠᱚᱨᱮ ᱚᱱᱟ ᱢᱮᱱᱟᱜᱼᱟ ᱦᱚᱲᱟᱜ ᱢᱮᱱᱛᱮ ᱤᱱᱟᱹ ᱛᱮᱜᱮ ᱠᱚ ᱞᱟᱹᱭ ᱫᱟᱲᱮ ᱯᱮᱭᱟ ᱛᱚ ᱡᱟᱦᱟᱸᱭ ᱜᱮ ᱦᱤᱡᱩᱜ ᱥᱟᱱᱟᱭᱮᱫ ᱯᱮᱭᱟ ᱛᱚ ᱯᱟᱥᱮᱡ ᱟᱫᱚᱢ ᱠᱚᱫᱚ ᱵᱟᱢᱚᱱ ᱜᱟᱶ ᱦᱚᱸ ᱵᱟᱵᱚᱱ ᱟᱸᱡᱚᱢ ᱠᱟᱜᱼᱟ ᱱᱚᱣᱟ ᱫᱚ ᱵᱤᱥᱮᱥ ᱠᱟᱭᱛᱮ ᱟᱥᱟᱢ ᱫᱤᱥᱚᱢ ᱨᱮᱭᱟᱜ ᱪᱤᱨᱟᱝ ᱰᱤᱥᱴᱨᱤᱠ ᱨᱮᱭᱟᱜ ᱟᱹᱛᱩ ᱠᱟᱱᱟ ᱢᱮᱛᱟᱭ ᱢᱮ ᱵᱟᱢᱩᱱ ᱜᱟᱶ ᱟᱹᱛᱩ ᱟᱨ ᱚᱸᱰᱮ ᱜᱮ ᱱᱚᱣᱟ ᱵᱟᱞᱮ ᱥᱟᱠᱟᱢ ᱥᱴᱩᱰᱤᱭᱳ ᱫᱚ ᱠᱚ ᱠᱷᱩᱞᱟᱹᱣ ᱟᱠᱟᱫᱟ ᱛᱚ ᱴᱷᱤᱠ ᱜᱮᱭᱟ ᱛᱮᱦᱮᱧᱟᱜ ᱫᱚ ᱱᱤᱭᱟᱹ ᱜᱮ ᱦᱚᱯᱚᱱ ᱵᱷᱤᱰᱤᱭᱳ ᱛᱟᱦᱮᱸ ᱠᱟᱱᱟ ᱫᱟᱭᱟ ᱠᱟᱛᱮ ᱠᱩᱥᱤᱭᱟᱜ ᱠᱟᱱ ᱠᱷᱟᱱ ᱯᱮ ᱵᱷᱤᱰᱤᱭᱳ ᱞᱟᱭᱤᱠ ᱠᱚᱢᱮᱱᱴ ᱥᱮᱭᱟᱨ ᱟᱞᱚ ᱯᱮ ᱦᱤᱲᱤᱧᱟ ᱟᱨ ᱪᱮᱱᱮᱞ ᱨᱮ ᱡᱟᱦᱟᱸᱭ ᱡᱩᱫᱤ ᱱᱟᱣᱟ ᱜᱮ ᱢᱮᱱᱟᱜ ᱯᱮᱭᱟ ᱫᱟᱭᱟ ᱠᱟᱛᱮ ᱪᱮᱱᱮᱞ ᱫᱚ ᱥᱟᱵᱥᱠᱨᱟᱭᱤᱵ ᱠᱟᱛᱟᱢ ᱯᱮ ᱢᱟ ᱮᱱᱠᱷᱟᱱ ᱡᱚᱛᱚ ᱠᱚ ᱱᱤᱭᱟᱹ ᱚᱠᱛᱚ ᱨᱮ ᱡᱚᱦᱟᱨ ᱧᱤᱫᱟᱹ ᱡᱚᱦᱟᱨ᱾